ᱱᱤᱭᱟᱹ ᱛᱟᱭᱚᱢ ᱱᱮᱦᱚᱨᱟᱭ ᱠᱟᱹᱱᱟᱹᱧ ᱢᱟᱱᱚᱛᱟᱱ ᱢᱚᱱᱰᱚᱞ ᱢᱩᱨᱢᱩ ᱢᱚᱱᱰᱚᱞ ᱢᱩᱨᱢᱩ ᱟᱵᱚ ᱛᱟᱞᱟᱨᱮ ᱢᱤᱫ ᱵᱟᱨ ᱠᱟᱛᱷᱟ ᱞᱟᱹᱭ ᱞᱟᱹᱜᱤᱫ ᱢᱟᱱᱚᱛᱟᱱ ᱢᱚᱱᱰᱚᱞ ᱢᱩᱨᱢᱩ ᱫᱚ ᱱᱚᱜᱼᱚᱭ ᱛᱤᱦᱤᱧ ᱚᱠᱟ ᱵᱚᱱ ᱢᱟᱱᱟᱣᱮᱫ ᱠᱟᱱ ᱥᱤᱫᱩ ᱠᱟᱹᱱᱩ ᱧᱩᱛᱩᱢ ᱛᱮᱵᱚᱱ ᱡᱟᱨᱣᱟ ᱟᱠᱟᱱ ᱦᱩᱞ ᱢᱟᱦᱟ ᱟᱫᱚ ᱚᱱᱟ ᱵᱚᱝᱥᱚ ᱨᱮᱱ ᱜᱮ ᱥᱤᱫᱩ ᱠᱟᱹᱱᱩ ᱛᱟᱠᱚ ᱵᱚᱝᱥᱚ ᱨᱮᱱ ᱠᱟᱱ ᱜᱮᱭᱟᱭ ᱟᱫᱚ ᱩᱱᱤ ᱴᱷᱮᱱ ᱠᱷᱚᱱ ᱵᱚᱱ ᱟᱸᱡᱚᱢᱟ ᱟᱥᱚᱠᱟᱭᱛᱮ ᱦᱩᱞ ᱵᱟᱵᱚᱫ ᱢᱟ ᱟᱭᱢᱟ ᱦᱚᱲ ᱠᱚ ᱞᱟᱹᱭᱟᱫ ᱵᱚᱱᱟ ᱢᱮᱱᱠᱷᱟᱱ ᱱᱤᱛᱚᱜ ᱩᱱᱠᱩ ᱪᱮᱫ ᱞᱮᱠᱟ ᱯᱚᱨᱤᱥᱛᱷᱤᱛᱤ ᱨᱮ ᱢᱮᱱᱟᱜ ᱠᱚᱣᱟ ᱤᱧᱟᱹᱜ ᱚᱠᱟ ᱫᱷᱟᱨᱚᱱᱟ ᱡᱮᱢᱚᱱ ᱦᱩᱭᱩᱜ ᱠᱟᱱᱟ ᱡᱟᱦᱟᱸᱭ ᱱᱮᱛᱟᱡᱤ ᱥᱩᱵᱷᱟᱥ ᱪᱚᱱᱫᱨᱚ ᱵᱚᱥᱩ ᱡᱩᱫᱤ ᱵᱚᱱ ᱞᱟᱹᱭᱟ ᱥᱮ ᱢᱚᱦᱟᱛᱢᱟ ᱜᱟᱱᱫᱷᱤ ᱵᱚᱱ ᱞᱟᱹᱭᱟ ᱥᱮ ᱟᱨᱦᱚᱸ ᱚᱱᱠᱟ ᱜᱮᱵᱚᱱ ᱧᱩᱢ ᱠᱚᱣᱟ ᱛᱟᱦᱚᱞᱮ ᱩᱱᱠᱩᱣᱟᱜ ᱩᱱᱠᱩ ᱨᱮᱱ ᱵᱚᱝ ᱵᱚᱥ ᱵᱩᱫᱟᱹ ᱠᱚ ᱢᱮᱛᱟᱜ ᱢᱮ ᱵᱚᱝᱥᱚ ᱠᱚ ᱩᱱᱠᱩ ᱫᱚ ᱠᱤᱱᱛᱩ ᱨᱟᱡᱚᱠᱤᱭᱟᱹ ᱢᱤᱫᱴᱮᱡ ᱚᱵᱚᱥᱛᱟ ᱨᱮ ᱢᱮᱱᱟᱜ ᱟᱠᱟᱫ ᱠᱚᱣᱟ ᱵᱷᱟᱨᱚᱛ ᱥᱚᱨᱠᱟᱨ ᱠᱷᱚᱱ ᱥᱮ ᱮᱴᱟᱜ ᱫᱤᱥᱚᱢ ᱨᱮᱭᱟᱜ ᱥᱚᱨᱠᱟᱨ ᱠᱚᱦᱚᱸ ᱩᱱᱠᱩ ᱫᱚ ᱮᱴᱟᱜ ᱢᱮᱫ ᱛᱮᱠᱚ ᱧᱮᱞ ᱠᱚᱣᱟ ᱟᱫᱚ ᱪᱮᱫ ᱟᱵᱚᱨᱮᱱ ᱚᱠᱟ ᱦᱩᱞᱜᱟᱹᱨᱤᱭᱟᱹ ᱠᱚ ᱛᱟᱦᱮᱸ ᱠᱟᱱ ᱛᱟᱵᱚᱱ ᱩᱱᱠᱩᱣᱟᱜ ᱩᱱᱠᱩ ᱨᱮᱱ ᱛᱟᱭᱚᱢ ᱫᱟᱨᱟᱢ ᱯᱤᱲᱦᱤ ᱦᱚᱸ ᱚᱱᱠᱟ ᱢᱮᱫ ᱛᱮ ᱥᱚᱨᱠᱟᱨ ᱠᱚ ᱧᱮᱞᱮᱫ ᱠᱚᱣᱟ ᱥᱮ ᱵᱟᱠᱚ ᱧᱮᱞᱮᱫ ᱠᱚᱣᱟ ᱟᱫᱚ ᱚᱱᱟ ᱠᱚᱫᱚ ᱟᱢ ᱤᱧ ᱫᱚ ᱵᱟᱵᱚᱱ ᱞᱟᱹᱭᱟ ᱚᱱᱟ ᱫᱚ

ᱟᱞᱮ ᱦᱚᱸ ᱱᱚᱰᱮ ᱡᱟᱭ ᱥᱮᱨᱢᱟ ᱜᱤ ᱦᱩᱞ ᱢᱟᱦᱟ ᱵᱚ ᱢᱟᱱᱟᱣ ᱵᱟᱲᱟᱣᱟ ᱟᱨ ᱟᱞᱮ ᱦᱚᱸ ᱱᱤᱭᱟᱹ ᱦᱩᱞ ᱢᱟᱦᱟ ᱢᱚᱸᱡᱽ ᱟᱨ ᱱᱟᱯᱟᱭ ᱛᱮᱜᱮ ᱞᱮ ᱢᱟᱱᱟᱣ ᱵᱟᱛᱟᱣ ᱠᱮᱫᱟ ᱟᱵᱚᱨᱮᱱ ᱵᱤᱨ ᱵᱟᱱᱴᱟ ᱠᱚᱞᱮ ᱯᱩᱡᱟᱹᱣᱟᱜ ᱠᱚᱣᱟ ᱟᱹᱨᱡᱤ ᱵᱟᱲᱟ ᱠᱮᱫᱟᱞᱮ ᱟᱫᱚ ᱱᱚᱰᱮ ᱟᱞᱮ ᱴᱷᱮᱱ ᱱᱚᱰᱮ ᱡᱮᱥᱮ ᱥᱤᱫᱩ ᱠᱟᱹᱱᱩ ᱢᱩᱨᱢᱩ ᱪᱟᱸᱫᱽ ᱵᱷᱟᱭᱨᱚ ᱢᱩᱨᱢᱩ ᱟᱨ ᱯᱷᱩᱞᱳ ᱡᱷᱟᱱᱚ ᱢᱩᱨᱢᱩ ᱱᱩᱠᱩ ᱯᱩᱱ ᱵᱚᱭᱦᱟ ᱠᱚ ᱛᱟᱦᱮᱸ ᱠᱟᱱᱟ ᱟᱨ ᱵᱟᱨᱭᱟ ᱵᱚᱠᱚᱢ ᱠᱩᱲᱤ ᱩᱱᱠᱩ ᱢᱩᱫᱽᱨᱮ ᱥᱤᱫᱩ ᱠᱟᱹᱱᱩᱣᱟᱜ ᱯᱨᱚᱛᱤᱢᱟ ᱟᱨ ᱪᱟᱸᱫᱽ ᱵᱷᱟᱭᱨᱚᱢᱟᱜ ᱯᱨᱚᱛᱤᱢᱟ ᱞᱟᱜᱟᱣ ᱠᱟᱱᱟ ᱟᱨ ᱯᱷᱩᱞᱳ ᱡᱷᱟᱱᱚᱣᱟᱜ ᱯᱨᱚᱛᱤᱢᱟ ᱫᱚ ᱵᱟᱝ ᱦᱩᱭ ᱠᱟᱱᱟ ᱟᱨ ᱱᱚᱰᱮ ᱡᱟᱭ ᱥᱮᱨᱢᱟ ᱯᱨᱚᱛᱮᱠ ᱣᱟᱨᱥ ᱦᱩᱭᱩᱜᱼᱟ ᱱᱚᱰᱮ ᱜᱟᱨᱟ ᱚᱯᱷᱮᱞ ᱥᱤᱫᱩ ᱠᱟᱹᱱᱩᱣᱟᱜ ᱡᱚᱱᱚᱢ ᱢᱟᱦᱟ ᱟᱨ ᱛᱤᱥ ᱡᱩᱱ ᱦᱩᱞ ᱢᱟᱦᱟ ᱞᱮᱠᱤᱱ ᱡᱟᱦᱟᱸ ᱦᱤᱥᱟᱹᱵ ᱛᱮ ᱱᱚᱣᱟ ᱥᱤᱫᱩ ᱠᱟᱹᱱᱩᱣᱟᱜ ᱡᱚᱱᱚᱢ ᱫᱷᱟᱹᱨᱛᱤ ᱵᱤᱠᱟᱥ ᱨᱮᱭᱟᱜ ᱞᱟᱹᱠᱛᱤ ᱛᱟᱦᱮᱸ ᱠᱟᱱ ᱱᱚᱜᱼᱚᱭ ᱡᱷᱟᱲᱠᱷᱚᱸᱰ ᱫᱤᱥᱚᱢ ᱵᱷᱮᱜᱟᱨ ᱠᱟᱛᱮ ᱡᱷᱟᱲᱠᱷᱚᱸᱰ ᱫᱤᱥᱚᱢ ᱧᱟᱢ ᱠᱟᱛᱮ ᱵᱤᱥ ᱮᱠᱤᱥ ᱥᱟᱞ ᱦᱩᱭᱩᱜ ᱠᱟᱱ ᱞᱮᱠᱤᱱ ᱱᱚᱣᱟ ᱡᱚ ᱵᱷᱚᱜᱽᱱᱟᱰᱤ ᱥᱤᱫᱩ ᱠᱟᱹᱱᱩᱣᱟᱜ ᱡᱟᱱᱟᱢ ᱫᱷᱟᱹᱨᱛᱤ ᱨᱮ ᱡᱟᱦᱟᱸ ᱵᱤᱠᱟᱥ ᱨᱮᱭᱟᱜ ᱞᱟᱹᱠᱛᱤ ᱛᱟᱦᱮᱱ ᱚᱱᱠᱟ ᱫᱚ ᱵᱟᱝ ᱦᱩᱭ ᱟᱠᱟᱱᱟ ᱡᱮᱭᱥᱮ ᱠᱤ ᱱᱚᱰᱮ ᱥᱤᱫᱩ ᱠᱟᱹᱱᱩᱣᱟᱜ ᱧᱩᱛᱩᱢ ᱛᱮ ᱢᱤᱫᱴᱮᱱ ᱯᱟᱨᱠ ᱵᱮᱱᱟᱣ ᱠᱟᱱᱟ ᱯᱟᱨᱠ ᱵᱤᱪ ᱨᱮᱜᱮ ᱥᱤᱫᱩ ᱠᱟᱹᱱᱩᱣᱟᱜ ᱯᱨᱚᱛᱤᱢᱟ ᱟᱨ ᱪᱟᱸᱫᱽ ᱵᱷᱟᱭᱨᱚᱣᱟᱜ ᱯᱨᱚᱛᱤᱢᱟ ᱢᱮᱱᱟᱜᱼᱟ ᱞᱮᱠᱤᱱ ᱩᱱᱠᱤᱱ ᱯᱨᱚᱛᱤᱢᱟ ᱥᱩᱢᱩᱝ ᱨᱮᱜᱮ ᱢᱮᱱᱟᱜᱼᱟ ᱥᱤᱢᱤᱛ ᱜᱮ ᱢᱮᱱᱟᱜᱼᱟ ᱡᱟᱦᱟᱸ ᱤᱛᱤᱦᱟᱥ ᱵᱟᱨᱮᱛᱮ ᱚᱱᱠᱟᱱᱟᱜ ᱫᱷᱚᱨᱚᱦᱚᱨ ᱵᱟᱨᱮᱛᱮ ᱫᱷᱚᱨᱚᱦᱚᱨ ᱞᱮᱠᱟ ᱫᱚ ᱱᱚᱰᱮᱱᱟᱜ ᱢᱤᱫᱴᱮᱱ ᱩᱯᱨᱩᱢ ᱵᱟᱹᱱᱩᱜᱼᱟ ᱮᱠᱮᱱ ᱡᱮᱱᱟᱨᱮᱞ ᱡᱟᱦᱟᱸ ᱨᱮᱵᱚᱱ ᱧᱮᱞ ᱤᱱᱠᱟ ᱜᱮ ᱱᱚᱰᱮ ᱦᱚᱸ ᱚᱱᱠᱟᱱᱟᱜ ᱜᱮ ᱢᱮᱱᱟᱜᱼᱟ ᱟᱨ ᱡᱟᱦᱟᱸ ᱠᱟᱛᱷᱟ ᱱᱚᱣᱟ ᱥᱟᱹᱦᱤᱛ ᱯᱚᱨᱤᱵᱟᱨ ᱨᱮ ᱡᱮᱥᱮ ᱟᱢ ᱯᱟᱵᱽᱞᱤᱠ ᱡᱮᱱᱟᱨᱮᱞ ᱦᱚᱲ ᱵᱚᱱ ᱡᱤᱣᱮᱫᱚᱜ ᱠᱟᱱ ᱚᱱᱠᱟ ᱜᱮ ᱟᱞᱮ ᱦᱚᱸᱞᱮ ᱡᱤᱣᱮᱫᱚᱜ ᱠᱟᱱ ᱜᱮᱭᱟ ᱠᱷᱮᱛᱤ ᱵᱷᱚᱨᱥᱟ ᱨᱮᱦᱚᱸ ᱟᱞᱮ ᱦᱚᱸ ᱢᱮᱱᱟᱜ ᱞᱮᱭᱟ ᱚᱱᱠᱟᱱᱟᱜ ᱥᱟᱦᱤᱫ ᱯᱚᱨᱤᱵᱟᱨ ᱚᱛᱮ ᱞᱮᱠᱟ ᱥᱮ ᱚᱱᱠᱟᱱᱟᱜ ᱥᱩᱵᱤᱫᱷᱟ ᱫᱚ ᱱᱤᱛ ᱫᱷᱟᱹᱨᱤᱡ ᱫᱚ ᱵᱟᱠᱚ ᱮᱢᱟᱣ ᱟᱠᱟᱫ ᱞᱮᱭᱟ ᱟᱨ ᱵᱚᱞᱮ ᱡᱟᱦᱟᱱᱟᱜ ᱚᱱᱠᱟᱱᱟᱜ ᱵᱤᱥᱮᱥ ᱥᱩᱵᱤᱫᱷᱟ ᱫᱚ ᱵᱟᱝ ᱧᱟᱢ ᱵᱟᱝ ᱵᱟᱠᱚ ᱮᱢ ᱠᱟᱱᱟ ᱥᱚᱨᱠᱟᱨ ᱥᱮᱫ ᱠᱷᱚᱱ ᱟᱨ ᱥᱮ ᱱᱚᱰᱮ ᱥᱚᱨᱠᱟᱨ ᱥᱮᱫ ᱠᱷᱚᱱ ᱚᱱᱠᱟᱱᱟᱜ ᱵᱤᱥᱮᱥ ᱥᱩᱵᱤᱫᱷᱟ ᱞᱮᱠᱟ ᱫᱚ ᱵᱟᱝ ᱵᱮᱱᱟᱣ ᱠᱟᱱᱟ ᱢᱟᱱᱮ ᱧᱩᱛᱩᱢ ᱛᱮ ᱥᱤᱫᱩ ᱠᱟᱹᱱᱦᱩ ᱦᱩᱞ ᱢᱟᱦᱟ ᱥᱤᱫᱩ ᱠᱟᱹᱱᱦᱩ ᱡᱚᱱᱚᱢ ᱢᱟᱦᱟ ᱨᱮᱠᱚ ᱞᱟᱹᱴᱩ ᱞᱟᱹᱴᱩ ᱱᱮᱛᱟ ᱠᱚ ᱦᱤᱡᱩᱜ ᱛᱟᱵᱚᱱᱟ ᱮᱠᱮᱱ ᱢᱟᱞᱟ ᱦᱚᱨᱚᱜ ᱥᱩᱢᱩᱝ ᱜᱮ ᱢᱟᱞᱟ ᱦᱚᱨᱚᱜ ᱥᱩᱢᱩᱝ ᱵᱟᱫ ᱜᱮ ᱪᱟᱞᱟᱜ ᱟᱠᱚ ᱟᱨ ᱪᱮᱫ ᱦᱚᱸ ᱱᱚᱣᱟ ᱱᱚᱣᱟ ᱫᱷᱟᱹᱨᱛᱤ ᱦᱟᱥᱟ ᱞᱟᱹᱜᱤᱫ ᱱᱚᱣᱟ ᱵᱤᱨ ᱵᱟᱱᱴᱟ ᱡᱟᱦᱟᱸ ᱠᱚ ᱪᱤᱠᱟ ᱦᱚᱴᱚᱣᱟᱜ ᱚᱱᱠᱟ ᱞᱮᱠᱟ ᱫᱚ ᱵᱟᱠᱚ ᱪᱤᱠᱟ ᱟᱠᱟᱫ ᱛᱟᱵᱚᱱᱟ ᱢᱤᱫ ᱫᱤᱱᱤᱧᱟᱜ ᱧᱮᱞ ᱨᱮ ᱟᱨ ᱱᱚᱣᱟ ᱜᱤᱧ ᱢᱮᱱ ᱠᱮᱭᱟ ᱟᱨ ᱢᱤᱫ ᱢᱤᱫ ᱵᱟᱨ ᱠᱟᱛᱷᱟ ᱟᱵᱚᱨᱮᱱ ᱵᱤᱨ ᱵᱟᱱᱴᱟ

ᱠᱮᱥ ᱩᱱᱠᱤᱱᱟᱜ ᱢᱮᱫᱦᱟ ᱨᱮᱭᱟᱜ ᱢᱩᱴᱷᱟᱹᱱ ᱟᱞᱟᱜ ᱟᱞᱟᱜ ᱜᱮ ᱟᱫᱚ ᱱᱚᱣᱟ ᱜᱮ ᱢᱮᱱ ᱠᱮᱭᱟ ᱟᱜᱟᱨ ᱡᱟᱦᱟᱸ ᱢᱮᱱᱟᱜ ᱠᱟᱱᱟ ᱠᱚ ᱢᱤᱫ ᱢᱩᱴᱷᱟᱹᱱ ᱦᱩᱭ ᱞᱮᱱᱠᱷᱟᱡ ᱫᱚ ᱵᱷᱟᱹᱜᱤ ᱦᱩᱭᱩᱜᱼᱟ ᱚᱱᱟ ᱤᱭᱟᱹᱛᱮ ᱠᱤ ᱦᱟᱡ ᱜᱤᱫᱟᱹᱨ ᱯᱤᱫᱟᱹᱨ ᱦᱚᱸ ᱛᱷᱚᱲᱟ ᱜᱟᱱ ᱠᱚᱱᱯᱷᱤᱭᱩᱡᱚᱱ ᱡᱮᱢᱚᱱ ᱵᱟᱝ ᱦᱩᱭᱩᱜ ᱠᱷᱟᱡ ᱴᱚᱴᱷᱟ ᱴᱚᱴᱷᱟ ᱨᱮ ᱟᱞᱟᱜ ᱟᱞᱟᱜ ᱥᱤᱫᱩ ᱠᱟᱹᱱᱩᱣᱟᱜ ᱯᱨᱚᱛᱤᱢᱟ ᱢᱮᱱᱟᱜᱼᱟ ᱛᱟᱦᱮᱱᱟ ᱥᱮ ᱪᱟᱸᱫ ᱵᱷᱟᱭᱨᱚᱣᱟᱜ ᱯᱨᱚᱛᱤᱢᱟ ᱛᱟᱦᱮᱱᱟ ᱯᱷᱩᱞᱩ ᱡᱷᱟᱱᱚᱣᱟᱜ ᱯᱨᱚᱛᱤᱢᱟ ᱛᱟᱦᱮᱱᱟ ᱛᱚ ᱟᱵᱚᱨᱮᱱ ᱜᱤᱫᱟᱹᱨ ᱯᱤᱫᱟᱹᱨ ᱦᱟᱡᱩᱜᱟᱱ ᱡᱮᱱᱟᱨᱮᱥᱚᱱ ᱜᱤᱫᱽᱨᱟᱹ ᱠᱚ ᱩᱱᱠᱩ ᱠᱚᱱᱯᱷᱤᱭᱩᱡᱚᱱ ᱠᱚ ᱛᱟᱦᱮᱱᱟ ᱠᱤ ᱦᱟᱸᱰᱮ ᱫᱚ ᱱᱩᱠᱤᱱᱟᱜ ᱟᱞᱟᱜ ᱜᱮ ᱢᱩᱴᱷᱟᱹᱱ ᱱᱩᱠᱤᱱᱟᱜ ᱟᱞᱟᱜ ᱜᱮ ᱢᱩᱴᱷᱟᱹᱱ ᱛᱚ ᱱᱚᱣᱟ ᱩᱱᱠᱩ ᱵᱤᱪ ᱨᱮ ᱦᱟᱡᱩᱜᱟᱱ ᱡᱮᱱᱟᱨᱮᱥᱚᱱ ᱜᱤᱫᱽᱨᱟᱹ ᱨᱮ ᱠᱚᱱᱯᱷᱤᱭᱩᱡᱚᱱ ᱠᱚ ᱛᱟᱦᱮᱱᱟ ᱟᱫᱚ ᱡᱚᱛᱚ ᱦᱚᱲ ᱟᱵᱚ ᱠᱩᱨᱩᱢᱩᱴᱩᱭᱟᱵᱚᱱ ᱥᱤᱫᱩ ᱠᱟᱹᱱᱦᱩᱣᱟᱜ ᱢᱩᱴᱷᱟᱹᱱ ᱫᱚ ᱮᱠᱨᱩᱯᱛᱟ ᱛᱟᱦᱮᱸ ᱫᱚᱨᱠᱟᱨ ᱟᱨ ᱢᱤᱫᱴᱮᱱ ᱥᱤᱫᱟᱹ ᱠᱟᱹᱱᱩ ᱫᱚ ᱥᱮ ᱪᱟᱸᱫ ᱵᱷᱟᱭᱨᱚᱵ ᱯᱷᱩᱞᱳ ᱡᱷᱟᱱᱚ ᱫᱚ ᱢᱤᱫᱴᱮᱱ ᱩᱞᱜᱤᱨᱤᱭᱟᱹ ᱠᱚ ᱛᱟᱦᱮᱸ ᱠᱟᱱᱟ ᱡᱟᱦᱟᱸ ᱨᱮᱜᱮ ᱵᱮᱱᱟᱜ ᱩᱱᱠᱤᱱᱟᱜ ᱯᱨᱚᱛᱤᱢᱟ ᱩᱱᱠᱩᱣᱟᱜ ᱯᱨᱚᱛᱤᱢᱟ ᱢᱤᱫᱴᱮᱱ ᱦᱩᱞᱜᱟᱹᱨᱤᱭᱟᱹ ᱞᱮᱠᱟ ᱢᱤᱫᱴᱮᱱ ᱠᱨᱟᱱᱛᱤᱠᱟᱨᱤ ᱴᱟᱭᱤᱯ ᱞᱮᱠᱟ ᱩᱱᱠᱩᱣᱟᱜ ᱯᱨᱚᱛᱤᱢᱟ ᱵᱮᱱᱟᱜ ᱢᱟ ᱟᱫᱚ ᱱᱚᱣᱟ ᱠᱚ ᱤᱧ ᱫᱚᱧ ᱤᱧᱟᱹᱜ ᱥᱮᱫ ᱠᱷᱚᱱ ᱤᱧ ᱥᱮᱫ ᱠᱷᱚᱱ ᱫᱚᱧ ᱢᱮᱱᱫᱟ ᱟᱨ ᱱᱚᱜᱼᱚ ᱱᱚᱝᱠᱟᱱᱟᱜ ᱟᱞᱮᱭᱟᱜ ᱦᱚᱸ ᱯᱚᱨᱤᱵᱟᱨ ᱨᱮᱭᱟᱜ ᱥᱛᱷᱤᱛᱤ ᱯᱚᱨᱤᱥᱛᱷᱤᱛᱤ ᱫᱚ ᱢᱮᱱᱟᱜᱼᱟ ᱡᱟᱦᱟᱱᱟᱜ ᱵᱤᱥᱮᱥ ᱥᱩᱵᱤᱫᱷᱟ ᱫᱚ ᱥᱚᱨᱠᱟᱨ ᱥᱮᱫ ᱠᱷᱚᱱ ᱫᱚ ᱵᱟᱠᱚ ᱮᱢ ᱠᱟᱜ ᱛᱟᱞᱮᱭᱟ ᱵᱟᱠᱚ ᱮᱢ ᱠᱟᱱᱟ ᱦᱟᱱᱮ ᱞᱟᱹᱴᱩ ᱞᱟᱹᱴᱩ ᱱᱮᱛᱟ ᱠᱚ ᱢᱮᱱᱟ ᱥᱤᱫᱩ ᱠᱟᱹᱱᱩ ᱦᱟᱨ ᱢᱚᱧᱪ ᱨᱮᱜᱮ ᱥᱤᱫᱩ ᱠᱟᱹᱱᱩ ᱥᱤᱫᱩ ᱠᱟᱹᱱᱩ ᱞᱮᱠᱤᱱ ᱡᱟᱦᱟᱸ ᱥᱤᱫᱩ ᱠᱟᱹᱱᱩ ᱠᱤᱱ ᱪᱤᱠᱟ ᱞᱮᱫ ᱚᱱᱟ ᱟᱫᱷᱟᱨ ᱛᱮᱫᱚ ᱱᱤᱛ ᱫᱷᱟᱹᱨᱤᱡ ᱫᱚ ᱡᱟᱦᱟᱱᱟᱜ ᱟᱵᱚᱣᱟᱜ ᱥᱚᱢᱟᱡᱽ ᱞᱟᱹᱜᱤᱫ ᱥᱮ ᱟᱵᱚᱣᱟᱜ ᱥᱤᱫᱩ ᱠᱟᱹᱱᱩᱣᱟᱜ ᱡᱚᱱᱚᱢ ᱫᱷᱟᱹᱨᱛᱤ ᱡᱚᱱᱚᱢ ᱦᱟᱥᱟ ᱴᱷᱮᱡ ᱫᱚ ᱚᱱᱠᱟᱱᱟᱜ ᱵᱤᱠᱟᱥ ᱨᱮᱭᱟᱜ ᱫᱚ ᱵᱟᱝ ᱦᱩᱭ ᱠᱟᱱᱟ ᱟᱫᱚ ᱱᱚᱜᱼᱚ ᱱᱚᱝᱠᱟᱱᱟᱜ ᱠᱟᱛᱷᱟ ᱠᱟᱱᱟ ᱟᱞᱮ ᱵᱷᱚᱜᱽᱱᱟᱰᱤ ᱟᱹᱛᱩ ᱨᱮᱭᱟᱜ ᱟᱫᱚ ᱱᱚᱣᱟ ᱠᱚ ᱨᱚᱲ ᱠᱟᱛᱮ ᱜᱤᱧ ᱢᱩᱪᱟᱹᱫ ᱮᱫ ᱠᱟᱱ ᱛᱟᱵᱚᱱᱟ ᱢᱟ ᱫᱚᱦᱲᱟ ᱛᱮ ᱢᱟᱱᱚᱛ ᱡᱚᱦᱟᱨ ᱡᱚᱛᱚ ᱠᱚ ᱢᱟᱱᱚᱛ ᱡᱚᱦᱟᱨ ᱟᱢ ᱦᱚᱸ ᱪᱟᱞᱟᱢ ᱠᱟᱱᱟ ᱟᱭᱚᱵ ᱥᱟᱱᱛᱟᱞᱤ ᱮᱰᱩᱠᱮᱥᱚᱱ ᱯᱟᱦᱴᱟ ᱠᱷᱚᱡ ᱟᱨ ᱛᱤᱦᱤᱧ ᱚᱠᱚᱭ ᱱᱚᱰᱮ ᱠᱚ ᱡᱟᱨᱣᱟ ᱟᱠᱟᱱ ᱩᱱᱠᱩ ᱡᱚᱛᱚ ᱯᱟᱦᱴᱟ ᱠᱷᱚᱡ ᱟᱢ ᱥᱟᱨᱦᱟᱣᱮᱫ ᱢᱮ ᱠᱟᱱᱟ ᱮᱱᱛᱮ ᱟᱢᱟᱜ ᱟᱹᱰᱤ ᱫᱟᱢᱟᱱ ᱥᱚᱢᱚᱭ ᱱᱚᱣᱟ ᱫᱤᱭᱟ ᱜᱤᱰᱤ ᱠᱟᱛᱮ ᱱᱚᱣᱟ ᱡᱟᱭᱜᱟ ᱨᱮᱢ ᱦᱮᱡ ᱥᱮᱴᱮᱨ ᱠᱟᱱᱟ ᱱᱚᱜᱼᱚᱭ ᱟᱞᱮ ᱵᱟᱞᱮ ᱵᱟᱲᱟᱭ ᱠᱟᱱ ᱛᱟᱦᱮᱸ ᱟᱭᱢᱟ ᱡᱤᱱᱤᱥ ᱜᱮ ᱚᱱᱟᱢ ᱞᱟᱹᱭ ᱥᱟᱰᱮᱭᱟᱫ ᱞᱮᱭᱟ ᱟᱨ ᱥᱟᱹᱨᱤᱜᱮ ᱟᱹᱰᱤ ᱦᱟᱦᱟᱲᱟ ᱨᱮᱭᱟᱜ ᱠᱟᱛᱷᱟ ᱚᱠᱟ ᱠᱚᱢ ᱞᱟᱹᱭ ᱠᱮᱫᱟ ᱯᱟᱥᱮ ᱡᱚᱛᱚ ᱫᱚ ᱵᱟᱞᱮ ᱵᱟᱲᱟᱭ ᱠᱟᱱ ᱛᱟᱦᱮᱸᱜᱼᱟ ᱪᱮᱫ ᱞᱮᱠᱟᱢ ᱞᱟᱹᱭ ᱠᱮᱫᱟ ᱡᱮ ᱮᱠᱮᱱ ᱡᱟᱱᱟᱢ ᱢᱟᱦᱟ ᱟᱨ ᱦᱩᱞ ᱢᱟᱦᱟ ᱱᱤᱭᱟᱹ ᱜᱮ ᱢᱟᱱᱟᱜ ᱠᱟᱱᱟ ᱟᱨ ᱡᱟᱦᱟᱱᱟᱜ ᱫᱚ ᱡᱟᱦᱟᱱ ᱮᱠᱥᱴᱨᱟ ᱜᱚᱵᱷᱚᱨᱱᱢᱮᱱᱴ ᱥᱚᱨᱠᱟᱨ ᱥᱮᱫ ᱠᱷᱚᱱ ᱡᱟᱦᱟᱱ ᱯᱷᱮᱥᱤᱞᱤᱴᱤ ᱫᱚ ᱵᱟᱵᱚᱱ ᱧᱟᱢ ᱮᱫᱟ ᱥᱮ ᱟᱹᱣᱨᱤ ᱯᱮ ᱧᱟᱢᱟ ᱱᱚᱣᱟ ᱫᱚ ᱟᱹᱰᱤ ᱢᱟᱱᱮ ᱠᱚᱥᱴᱚ ᱨᱮᱭᱟᱜ ᱠᱟᱛᱷᱟ ᱡᱩᱫᱤ ᱵᱚᱱ ᱪᱤᱱᱛᱟᱹᱭᱟ ᱱᱩᱠᱩ ᱚᱱᱮ ᱮᱱᱟᱱ ᱯᱟᱹᱦᱤᱞ ᱨᱮᱜᱮᱧ ᱞᱟᱹᱭ ᱠᱮᱫ ᱞᱮᱠᱟ ᱱᱮᱛᱟᱡᱤ ᱥᱩᱵᱷᱟᱥ ᱪᱚᱱᱫᱨᱚ ᱵᱚᱥᱩ ᱡᱩᱫᱤ ᱵᱚᱱ ᱢᱮᱱᱟ ᱥᱮ ᱢᱚᱦᱟᱛᱢᱟ ᱜᱟᱱᱫᱷᱤ ᱵᱚᱱ ᱢᱮᱱᱟ ᱥᱮ ᱟᱨᱦᱚᱸ ᱚᱱᱠᱟ ᱜᱮ ᱛᱚᱵᱮ ᱩᱱᱠᱩᱣᱟᱜ ᱯᱷᱮᱢᱤᱞᱤ ᱠᱤ ᱱᱚᱝᱠᱟ ᱩᱱᱟᱹᱜ ᱠᱚ ᱚᱵᱚᱦᱮᱞᱟᱭᱮᱫ ᱠᱚᱣᱟ ᱚᱱᱠᱟ ᱛᱚ ᱯᱟᱥᱮᱡ ᱵᱟᱝ ᱟᱸᱡᱚᱢ ᱟᱠᱟᱱᱟ ᱥᱮ ᱵᱟᱵᱚ ᱵᱟᱝ ᱦᱩᱭᱩᱜ ᱠᱟᱱᱟ ᱛᱟᱦᱞᱮ ᱜᱮ ᱟᱵᱚ ᱫᱚ ᱦᱚᱲ ᱦᱚᱯᱚᱱ ᱠᱟᱱ ᱛᱮᱵᱚᱱ ᱱᱤᱠᱟ ᱠᱚ ᱪᱮᱫ ᱠᱚ ᱢᱮᱱᱟ ᱚᱵᱚᱦᱮᱞᱟᱭᱮᱫ ᱵᱚᱱᱟ ᱯᱟᱥᱮᱡ ᱚᱱᱟ ᱠᱟᱱ ᱜᱮᱭᱟ ᱱᱚᱣᱟ ᱫᱚ ᱩᱱᱠᱩ ᱩᱪᱩ ᱡᱟᱹᱛᱤ ᱫᱚ ᱵᱟᱠᱚ ᱠᱷᱚᱡᱚᱜ ᱠᱟᱱᱟ ᱥᱮ ᱚᱱᱟ ᱯᱟᱹᱦᱤᱞ ᱨᱮ ᱯᱨᱚᱯᱷᱮᱥᱚᱨ ᱢᱚᱦᱮᱱᱫᱨᱚ ᱵᱤᱥᱨᱟ ᱦᱚᱸᱭ ᱞᱟᱹᱭ ᱞᱮᱫᱟ ᱡᱮ ᱱᱚᱣᱟ ᱫᱚ ᱦᱚᱲ ᱦᱚᱯᱚᱱ ᱢᱟᱱᱮ ᱚᱠᱟ ᱥᱟᱱᱛᱟᱲ ᱦᱩᱞ ᱦᱩᱭ ᱞᱮᱱ ᱱᱚᱣᱟ ᱫᱚ ᱮᱥᱤᱭᱟ ᱨᱮ ᱥᱟᱫᱷᱟᱨᱚᱱ ᱦᱚᱲᱟᱜ ᱡᱚᱛᱚ ᱠᱷᱚᱡ ᱢᱟᱨᱟᱝ ᱟᱨ ᱯᱟᱹᱦᱤᱞ ᱦᱩᱞ ᱜᱮ ᱛᱟᱦᱮᱸ ᱠᱟᱱᱟ ᱱᱚᱣᱟ ᱫᱚ ᱵᱟᱠᱚ ᱥᱟᱦᱟᱣ ᱞᱮᱫᱟ ᱩᱱᱨᱮ ᱟᱨ ᱢᱤᱫᱴᱮᱡ ᱠᱟᱛᱷᱟ ᱦᱚᱸᱭ ᱞᱟᱹᱭ ᱞᱮᱫᱟ ᱡᱮ ᱤᱥᱴ ᱤᱱᱰᱤᱭᱟ ᱠᱳᱢᱯᱟᱱᱤ ᱫᱚ ᱡᱚᱠᱷᱚᱱ ᱱᱩᱠᱩ ᱟᱵᱚ ᱥᱟᱶ ᱠᱚ ᱞᱟᱹᱲᱦᱟᱹᱭᱮᱱᱟ ᱚᱱᱟ ᱫᱚ ᱮᱴᱟᱜ ᱮᱴᱟᱜ ᱪᱮᱛᱟᱱ ᱞᱮᱵᱮᱞ ᱨᱮᱱ ᱪᱮᱛᱟᱱ ᱡᱟᱹᱛᱤ ᱫᱚ ᱩᱱᱠᱩ ᱫᱚ ᱵᱟᱠᱚ ᱥᱟᱦᱟᱣ ᱞᱮᱫᱟ ᱟᱨ ᱩᱱᱠᱩ ᱵᱷᱟᱹᱜᱤ ᱢᱮᱫ ᱛᱮ ᱱᱚᱣᱟ ᱫᱚ ᱵᱟᱠᱚ ᱧᱮᱞ ᱞᱮᱫᱟ ᱚᱱᱟ ᱠᱟᱱ ᱜᱮᱭᱟ ᱟᱨ ᱱᱚᱜᱼᱚᱭ ᱮᱢ ᱞᱟᱹᱭ ᱠᱮᱫ ᱞᱮᱠᱟ ᱮᱠᱮᱱ ᱢᱟᱞᱟ ᱦᱚᱨᱚᱜ ᱥᱩᱢᱩᱝ ᱜᱮ ᱚᱱᱟ ᱫᱚ ᱟᱹᱰᱤ ᱢᱟᱱᱮ ᱟᱵᱚᱣᱟᱜ ᱠᱚᱲᱟᱢ ᱥᱚᱵᱚᱜᱚᱜ ᱞᱮᱠᱟᱱ ᱠᱟᱛᱷᱟ ᱠᱟᱱ ᱜᱮᱭᱟ ᱮᱠᱮᱱ ᱢᱟᱞᱟ ᱦᱚᱨᱚᱜ ᱥᱩᱢᱩᱝ ᱥᱩᱢᱩᱝ ᱜᱮ ᱦᱩᱭᱩᱜ ᱠᱟᱱᱟ ᱩᱱᱟᱹᱜ ᱜᱟᱱ ᱱᱮᱛᱟ ᱠᱚ ᱢᱮᱱᱟᱜ ᱠᱚᱛᱟ ᱵᱚᱱᱟ ᱥᱮ ᱩᱱᱟᱹᱜ ᱦᱚᱲ ᱜᱟᱫᱮᱞ ᱜᱟᱫᱮᱞ ᱦᱚᱲ ᱠᱚ ᱪᱟᱞᱟᱜ ᱠᱟᱱᱟ ᱟᱫᱚ ᱪᱮᱫ ᱠᱷᱟᱹᱞᱤ ᱚᱱᱟ ᱢᱮᱞᱟ ᱧᱮᱞ ᱜᱮᱵᱚᱱ ᱪᱟᱞᱟᱜᱼᱟ ᱛᱤᱱᱟᱹᱜ ᱫᱤᱱ ᱟᱫᱚ ᱠᱷᱟᱹᱞᱤ ᱢᱮᱞᱟ ᱧᱮᱞ ᱵᱚᱱ ᱪᱟᱞᱟᱜᱼᱟ ᱱᱚᱣᱟ ᱠᱤᱱᱛᱩ ᱢᱤᱫᱴᱮᱱ ᱠᱩᱠᱞᱤ ᱠᱟᱱᱟ ᱪᱮᱫᱟᱜ ᱩᱱᱟᱹᱜ ᱜᱟᱱ ᱟᱣᱟᱡ ᱩᱱᱟᱹᱜ ᱥᱚᱝᱜᱚᱴᱷᱚᱱ ᱢᱮᱱᱟᱜ ᱟᱠᱟᱫᱟ ᱩᱱᱟᱹᱜ ᱡᱟᱭᱜᱟ ᱨᱮᱵᱚᱱ ᱠᱟᱹᱢᱤᱭᱮᱫ ᱠᱟᱱᱟ ᱱᱚᱜᱼᱚᱭ ᱟᱯᱮ ᱜᱷᱟᱨᱚᱸᱡᱽ ᱞᱟᱹᱜᱤᱫ ᱥᱚᱨᱠᱟᱨ ᱡᱮᱢᱚᱱ ᱵᱟᱭ ᱪᱤᱱᱛᱟᱹᱭᱮᱫᱟ ᱴᱷᱤᱠ ᱚᱱᱠᱟ ᱜᱮ ᱟᱵᱚ ᱱᱚᱰᱮ ᱛᱤᱱᱟᱹᱜ ᱥᱩᱥᱟᱹᱨᱤᱭᱟᱹ ᱟᱵᱚᱣᱟᱜ ᱱᱚᱣᱟ ᱦᱚᱲ ᱦᱚᱯᱚᱱ ᱛᱟᱞᱟᱨᱮ ᱢᱮᱱᱟᱜ ᱠᱚᱣᱟ ᱩᱱᱠᱩ ᱦᱚᱸ ᱠᱤᱱᱛᱩ ᱮᱠᱤ ᱨᱚᱠᱚᱢ ᱜᱮ ᱫᱳᱥ ᱱᱤᱛ ᱦᱟᱹᱵᱤᱡ ᱚᱠᱚᱭ ᱜᱮ ᱠᱤᱱᱛᱩ ᱚᱱᱟ ᱫᱚ ᱵᱟᱠᱚ ᱞᱟᱦᱟ ᱦᱤᱡᱩᱜ ᱠᱟᱱᱟ ᱟᱹᱰᱤ ᱱᱚᱣᱟ ᱫᱚ ᱵᱷᱟᱵᱽᱱᱟ ᱨᱮᱭᱟᱜ ᱠᱟᱛᱷᱟ ᱜᱮ ᱟᱨ ᱫᱚᱥᱟᱨ ᱚᱠᱟᱢ ᱞᱟᱹᱭ ᱠᱮᱫ ᱡᱮ ᱢᱩᱨᱛᱤ ᱨᱮᱭᱟᱜ ᱢᱮᱫᱦᱟ ᱡᱚᱛᱚ ᱜᱮ ᱟᱞᱟᱫᱟ ᱟᱞᱟᱫᱟ ᱛᱚ ᱚᱱᱟ ᱫᱚ ᱠᱚᱱᱯᱷᱤᱭᱩᱥᱚᱱ ᱯᱟᱥᱮ ᱦᱩᱭᱩᱜ ᱜᱮᱭᱟ ᱛᱟᱭᱚᱢ ᱫᱟᱨᱟᱢ ᱫᱤᱱ ᱨᱮ ᱮᱱᱛᱮᱫ ᱛᱟᱭᱚᱢ ᱫᱟᱨᱟᱢ ᱦᱚᱲ ᱪᱤᱠᱟᱹᱛᱮ ᱠᱚ ᱵᱩᱡᱟ ᱱᱩᱭ ᱫᱚ ᱥᱤᱫᱩ ᱥᱤᱫᱩ ᱥᱤᱫᱩ ᱢᱩᱨᱢᱩᱣᱟᱜ ᱢᱩᱨᱛᱤ ᱠᱟᱱᱟ ᱥᱮ ᱠᱟᱹᱱᱩ ᱢᱩᱨᱢᱩᱣᱟᱜ ᱢᱩᱨᱛᱤ ᱠᱟᱱᱟ ᱥᱮ ᱪᱟᱸᱫᱽ ᱢᱩᱨᱢᱩᱣᱟᱜ ᱢᱩᱨᱛᱤ ᱠᱟᱱᱟ ᱛᱚ ᱦᱚᱸᱜᱼᱚᱭ ᱟᱹᱰᱤ ᱫᱟᱢᱟᱱ ᱠᱟᱛᱷᱟᱢ ᱞᱟᱹᱭᱟᱫ ᱞᱮᱭᱟ ᱟᱨ ᱦᱚᱸᱜᱼᱚᱭ ᱮᱢ ᱥᱮᱴᱮᱨ ᱮᱱᱟ ᱚᱱᱟ ᱤᱭᱟᱹᱛᱮ ᱟᱨ ᱢᱤᱫ ᱫᱷᱟᱣ ᱥᱟᱨᱦᱟᱣ ᱤᱧ ᱪᱟᱞᱟᱢ ᱠᱟᱱᱟ ᱢᱟ ᱟᱭᱢᱟ ᱟᱭᱢᱟ ᱥᱟᱨᱦᱟᱣ ᱟᱫᱚ ᱱᱤᱛᱚᱜ ᱫᱚ

ᱩᱱᱤᱥᱥᱚ ᱱᱤᱨᱟᱱᱚᱵᱵᱳᱭ ᱥᱟᱞ ᱨᱮ ᱱᱟᱭᱤᱱᱴᱤᱱ ᱱᱟᱭᱤᱱᱴᱤ ᱱᱟᱭᱤᱱ ᱨᱮ ᱱᱚᱰᱮ ᱵᱷᱚᱜᱽᱱᱟᱰᱤ ᱨᱮᱱ ᱦᱚᱲ ᱦᱚᱯᱚᱱ ᱠᱚᱣᱟᱜ ᱢᱤᱫᱴᱮᱱ ᱤᱱᱯᱷᱚᱨᱢᱮᱥᱚᱱ ᱥᱮ ᱛᱚᱛᱷᱭᱚ ᱤᱧ ᱴᱷᱮᱱ ᱢᱮᱱᱟᱜᱼᱟ ᱛᱚ ᱚᱸᱰᱮ ᱧᱮᱞᱚᱜ ᱠᱟᱱᱟ ᱥᱟᱱᱛᱟᱞ ᱠᱚᱫᱚ ᱵᱟ ᱯᱩᱱ ᱜᱮᱞ ᱢᱟᱱᱮ ᱪᱚᱞᱞᱤᱥ ᱜᱷᱟᱨᱚᱸᱡᱽ ᱢᱮᱱᱟᱜ ᱟᱠᱟᱫ ᱠᱚᱣᱟ ᱟᱨ ᱞᱮᱠᱷᱟ ᱨᱮᱫᱚ ᱦᱚᱲ ᱢᱮᱱᱟᱜ ᱟᱠᱟᱫ ᱠᱚᱣᱟ ᱥᱟᱱᱛᱟᱞ ᱫᱚ ᱵᱟᱨ ᱥᱟᱭ ᱜᱟᱱ ᱡᱚᱛᱚ ᱰᱷᱮᱨ ᱛᱮᱫ ᱜᱮ ᱩᱱᱠᱩ ᱚᱞᱚᱜ ᱯᱟᱲᱦᱟᱜ ᱵᱟᱠᱚ ᱵᱟᱰᱟᱭᱟ ᱚᱱᱟ ᱢᱩᱫᱽᱨᱮ ᱤᱱᱟᱹ ᱡᱚᱠᱷᱮᱡ ᱯᱨᱟᱭᱢᱟᱨᱤ ᱥᱠᱩᱞ ᱨᱮᱠᱚ ᱛᱟᱦᱮᱸ ᱠᱟᱱᱟ ᱜᱮᱞ ᱜᱚᱴᱮᱱ ᱯᱟᱹᱴᱷᱩᱣᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱫᱚ ᱢᱤᱫ ᱦᱚᱸ ᱵᱟᱝ ᱟᱨ ᱦᱟᱭ ᱥᱠᱩᱞ ᱨᱮᱠᱚ ᱯᱟᱲᱦᱟᱜ ᱠᱟᱱ ᱛᱟᱦᱮᱸᱫ ᱢᱚᱬᱮ ᱦᱚᱲ ᱟᱨ ᱩᱱᱠᱩ ᱩᱛᱟᱹᱨ ᱰᱷᱮᱨ ᱛᱮᱫ ᱢᱮᱱ ᱞᱮᱠᱷᱟᱱ ᱫᱚ ᱥᱤᱠᱷᱱᱟᱹᱛ ᱦᱚᱲ ᱫᱚᱭ ᱛᱟᱦᱮᱸ ᱠᱟᱱᱟ ᱵᱷᱟᱫᱚ ᱢᱩᱨᱢᱩ ᱵᱟᱵᱩᱞᱟᱞ ᱢᱩᱨᱢᱩ ᱨᱮᱱ ᱦᱚᱯᱚᱱ ᱟᱨ ᱩᱱᱤ ᱫᱚ ᱠᱞᱟᱥ ᱤᱞᱮᱵᱷᱮᱱ ᱦᱟᱹᱵᱤᱡ ᱯᱟᱲᱦᱟᱣ ᱠᱟᱛᱮ ᱤᱭᱟᱹ ᱵᱚᱱᱫᱚ ᱞᱮᱱᱟ ᱟᱨ ᱢᱤᱫᱴᱮᱱ ᱥᱠᱩᱞ ᱨᱮ ᱩᱱᱤ ᱫᱚ ᱛᱟᱦᱮᱸ ᱠᱟᱱᱟ ᱟᱫᱚ ᱱᱚᱜᱼᱚᱭ ᱦᱩᱭᱩᱜ ᱠᱟᱱᱟ ᱚᱱᱟ ᱡᱚᱠᱷᱮᱡ ᱨᱮᱭᱟᱜ ᱪᱤᱛᱟᱹᱨ ᱚᱱᱟ ᱠᱟᱛᱮ ᱛᱮᱦᱮᱧ ᱛᱚ ᱟᱭᱢᱟ ᱫᱤᱱ ᱦᱩᱭᱱᱟ ᱡᱮ ᱵᱟᱭᱤᱥ ᱵᱚᱪᱷᱚᱨ ᱞᱮᱠᱟ ᱯᱟᱨᱚᱢᱮᱱᱟ ᱛᱮᱦᱮᱧ ᱫᱚ ᱛᱤᱱᱟᱹᱜ ᱵᱚᱫᱚᱞ ᱟᱠᱟᱱᱟ ᱤᱧ ᱫᱚ ᱩᱱᱤᱧ ᱠᱷᱚᱡᱚᱜ ᱠᱟᱱᱟ ᱡᱮ ᱚᱞᱚᱜ ᱛᱮ ᱯᱟᱲᱦᱟᱜ ᱛᱮ ᱛᱤᱱᱟᱹᱜ ᱠᱚ ᱞᱟᱦᱟ ᱟᱠᱟᱱᱟ ᱪᱟᱹᱠᱨᱤ ᱵᱟᱹᱠᱨᱤ ᱛᱤᱱᱟᱹᱜ ᱜᱟᱱ ᱠᱚ ᱧᱟᱢ ᱠᱟᱫᱟ ᱚᱱᱟ ᱵᱷᱚᱜᱽᱱᱟᱰᱤ ᱨᱮᱱ ᱟᱨ ᱥᱤᱫᱩ ᱠᱟᱹᱱᱦᱩ ᱛᱟᱠᱚᱣᱟᱜ ᱜᱷᱟᱨᱚᱸᱡᱽ ᱨᱮᱱ ᱫᱟᱭᱟ ᱠᱟᱛᱮ ᱡᱩᱫᱤ ᱞᱟᱹᱭ ᱛᱟᱵᱚᱱᱟ ᱟᱪᱪᱷᱟ ᱦᱮᱸ ᱡᱟᱦᱟᱸ ᱢᱮᱱ ᱠᱮᱫ ᱚᱱᱟ ᱫᱚ ᱢᱤᱫᱴᱮᱡ ᱩᱱᱤ ᱫᱚ ᱪᱟᱪᱟ ᱦᱚᱲ ᱦᱩᱭᱩᱜ ᱠᱟᱱᱟᱭ ᱵᱷᱟᱫᱚ ᱢᱩᱨᱢᱩ ᱫᱚ ᱟᱨ ᱩᱱᱤ ᱨᱮᱱ ᱥᱮ ᱵᱟᱵᱩᱞᱟᱞ ᱟᱫᱚ ᱱᱤᱛ ᱛᱮ ᱵᱷᱚᱜᱽᱱᱟᱰᱤ ᱨᱮ ᱟᱞᱮ ᱥᱤᱫᱩ ᱠᱟᱹᱱᱦᱩ ᱜᱷᱟᱨᱚᱸᱡᱽ ᱨᱮ ᱱᱤᱛ ᱫᱷᱟᱹᱨᱤᱡ ᱫᱚ ᱟᱞᱮ ᱚᱱᱩᱵᱚᱱᱫᱷ ᱠᱮ ᱚᱱᱩᱵᱚᱱᱫᱷ ᱥᱟᱞᱟᱜ ᱪᱷᱚᱴᱤ ᱱᱚᱠᱨᱤ ᱠᱟᱱᱟ ᱠᱚ ᱟᱨ ᱚᱱᱟ ᱥᱟᱶ ᱥᱟᱶᱛᱮ ᱟᱛᱳ ᱨᱮᱱ ᱫᱚ ᱢᱤᱫᱴᱮᱱ ᱵᱟᱨᱭᱟ ᱜᱮ ᱟᱨ ᱯᱟᱹᱦᱤᱞ ᱠᱷᱚᱱ ᱫᱚ ᱱᱤᱛ ᱱᱚᱣᱟ ᱡᱮᱱᱟᱨᱮᱥᱚᱱ ᱨᱮᱫᱚ ᱜᱤᱫᱟᱹᱨ ᱠᱚ ᱜᱤᱫᱽᱨᱟᱹ ᱠᱚ ᱠᱩᱲᱤ ᱥᱮ ᱠᱚᱲᱟ ᱠᱚ ᱡᱚᱛᱚ ᱠᱚ ᱯᱟᱲᱦᱟᱜ ᱠᱟᱱᱟ ᱠᱚᱞᱮᱡᱽ ᱨᱮ ᱢᱤᱰᱤᱞ ᱥᱠᱩᱞ ᱨᱮ ᱵᱚᱞᱮ ᱥᱤᱠᱪᱷᱟ ᱞᱟᱭᱤᱱ ᱨᱮᱫᱚ ᱱᱚᱣᱟ ᱵᱷᱩᱱᱟᱰᱤ ᱟᱛᱳ ᱨᱮ ᱱᱤᱛᱚᱜ ᱞᱟᱦᱟᱣ ᱠᱟᱱᱟ ᱯᱟᱹᱦᱤᱞ ᱠᱷᱚᱱ ᱫᱚ ᱟᱨ ᱚᱱᱟ ᱜᱷᱟᱨᱚᱸᱡᱽ ᱨᱮ ᱱᱤᱛ ᱫᱷᱟᱹᱨᱤᱡ ᱫᱚ ᱟᱞᱮ ᱪᱷᱮ ᱴᱤ ᱠᱚ ᱱᱚᱠᱨᱤ ᱠᱟᱱᱟ ᱟᱨ ᱯᱟᱸᱪ ᱴᱤ ᱫᱚ ᱥᱚᱨᱠᱟᱨᱤ ᱡᱚᱵ ᱫᱟᱠᱚ ᱟᱨ ᱢᱤᱫᱴᱮᱱ ᱫᱚ ᱚᱱᱩᱵᱚᱱᱫᱷ ᱨᱮ ᱵᱟᱨᱭᱟ ᱫᱚ ᱚᱱᱩᱵᱚᱱᱫᱷ ᱨᱮᱠᱤᱱ ᱠᱟᱹᱢᱤ ᱠᱟᱱᱟ ᱱᱤᱭᱟᱹ ᱠᱚ ᱱᱤᱛ ᱫᱷᱟᱹᱨᱤᱡ ᱫᱚ ᱥᱤᱠᱪᱷᱟ ᱢᱟᱢᱞᱮ ᱨᱮ ᱞᱟᱦᱟᱱᱛᱤ ᱦᱩᱭ ᱠᱟᱱᱟ ᱯᱟᱹᱦᱤᱞ ᱠᱷᱚᱱ ᱫᱚ

ᱚᱱᱟ ᱫᱚ ᱡᱚᱛᱚ ᱞᱮᱠᱟ ᱫᱚ ᱵᱟᱝ ᱯᱮᱭᱟ ᱜᱟᱱ ᱟᱨᱦᱚᱸ ᱵᱟᱹᱠᱤ ᱢᱮᱱᱟᱜᱼᱟ ᱡᱮᱥᱮ ᱠᱤ ᱟᱞᱮ ᱥᱚᱛᱨᱚ ᱯᱚᱨᱤᱵᱟᱨ ᱢᱮᱱᱟᱜ ᱞᱮᱭᱟ ᱟᱞᱮ ᱜᱷᱟᱨᱚᱸᱡᱽ ᱨᱮᱱ ᱚᱱᱟ ᱠᱷᱚᱱ ᱯᱮᱭᱟ ᱫᱚ ᱵᱟᱠᱚ ᱧᱟᱢ ᱟᱠᱟᱫᱼᱟ ᱟᱨ ᱱᱤᱛᱚᱜ ᱯᱮᱭᱟ ᱠᱚ ᱧᱟᱢ ᱞᱮᱱᱠᱷᱟᱱ ᱫᱚ ᱥᱚᱛᱨᱚ ᱯᱚᱨᱤᱵᱟᱨ ᱦᱤᱥᱟᱹᱵ ᱛᱮᱫᱚ ᱡᱚᱛᱚ ᱞᱮᱠᱟᱞᱮ ᱧᱟᱢ ᱟᱠᱟᱫᱼᱟ

ᱟᱭᱢᱟ ᱟᱢᱟᱜ ᱚᱠᱟ ᱚᱱᱚᱬᱦᱮ ᱞᱟᱹᱭ ᱨᱮᱭᱟᱜ ᱠᱟᱛᱷᱟ ᱛᱟᱦᱮᱸ ᱠᱟᱱᱟ ᱚᱱᱟ ᱞᱟᱹᱭ ᱛᱟᱵᱚᱱ ᱢᱮ ᱢᱟᱱᱚᱛᱟᱱ ᱫᱩᱨᱜᱟᱪᱚᱨᱚᱱ ᱢᱩᱨᱢᱩ ᱥᱟᱱᱟᱢ ᱠᱚ ᱥᱟᱱᱟᱢ ᱠᱚ ᱦᱩᱞᱥᱟᱹᱭ ᱡᱚᱦᱟᱨ ᱛᱮᱦᱮᱧᱟᱜ ᱟᱠᱷᱲᱟ ᱨᱮ ᱥᱮᱞᱮᱫ ᱟᱠᱟᱱ ᱡᱟᱦᱟᱸ ᱟᱭ ᱚᱯᱷ ᱥᱟᱱᱛᱟᱲ ᱮᱰᱩᱠᱮᱥᱚᱱ ᱨᱮᱱᱟᱜ ᱠᱩᱨᱩᱢᱩᱴᱩ ᱛᱮ ᱥᱟᱯᱲᱟᱣ ᱟᱠᱟᱱ ᱱᱚᱣᱟ ᱨᱮ ᱥᱮᱞᱮᱫ ᱟᱠᱟᱱ ᱥᱟᱱᱟᱢ ᱢᱟᱨᱟᱝ ᱯᱮᱲᱟ ᱠᱚ ᱱᱮᱣᱛᱟ ᱯᱮᱲᱟ ᱠᱚ ᱟᱨ ᱯᱟᱹᱴᱷᱩᱣᱟᱹ ᱠᱚ ᱥᱟᱱᱟᱢ ᱠᱚ ᱤᱧ ᱯᱟᱦᱴᱟ ᱠᱷᱚᱱ ᱢᱟᱨᱟᱝ ᱠᱚᱫᱚ ᱤᱧᱟᱹᱜ ᱢᱟᱱ ᱢᱟᱱᱚᱛ ᱡᱚᱦᱟᱨ ᱟᱨ ᱦᱩᱰᱤᱧ ᱠᱚᱫᱚ ᱤᱧᱟᱹᱜ ᱫᱩᱞᱟᱹᱲ ᱛᱷᱩᱢ ᱵᱟᱲᱟᱭ ᱦᱚᱪᱚ ᱠᱟᱛᱮ ᱤᱧᱟᱹᱜ ᱚᱞ ᱚᱱᱚᱲᱮ ᱟᱸᱡᱚᱢ ᱠᱟᱛᱮ ᱯᱟᱲᱦᱟᱣ ᱠᱟᱛᱮᱧ ᱟᱸᱡᱚᱢ ᱟᱵᱚᱱ ᱠᱟᱱᱟ ᱚᱱᱚᱲ ᱨᱮᱱᱟᱜ ᱧᱩᱛᱩᱢ ᱦᱩᱞ ᱥᱮᱸᱜᱮᱞ ᱚᱱᱚᱞᱤᱭᱟᱹ ᱤᱧ ᱜᱮ ᱫᱩᱨᱜᱟᱪᱚᱨᱚᱱ ᱢᱩᱨᱢᱩ ᱦᱤᱦᱤᱲᱤ ᱯᱤᱯᱤᱲᱤ ᱠᱷᱚᱱ ᱪᱟᱭ ᱪᱟᱢᱯᱟ ᱜᱟᱲ ᱵᱤᱨ ᱵᱩᱨᱩ ᱛᱟᱞᱟᱨᱮ ᱛᱟᱦᱮᱸ ᱠᱟᱱ ᱟᱵᱚᱣᱟᱜ ᱢᱚᱦᱚᱞ ᱜᱟᱲ ᱛᱟᱦᱮᱸ ᱠᱟᱱ ᱟᱵᱚᱣᱟᱜ ᱫᱤᱥᱚᱢ ᱛᱟᱦᱮᱸ ᱠᱟᱱ ᱟᱵᱚᱣᱟᱜ ᱨᱟᱡᱽ ᱜᱟᱝ ᱱᱟᱹᱭ ᱡᱩᱨᱩ ᱱᱟᱹᱭ ᱦᱟᱱᱟᱥᱟ ᱱᱟᱣᱟᱥᱟ ᱨᱮ ᱛᱟᱦᱮᱸ ᱠᱟᱱ ᱵᱚᱱ ᱟᱵᱚ ᱠᱷᱮᱨᱣᱟᱞ ᱟᱹᱫᱤᱵᱟᱹᱥᱤ ᱵᱤᱨ ᱵᱩᱨᱩ ᱢᱟᱜ ᱠᱟᱛᱮ ᱠᱩᱞ ᱛᱟᱹᱨᱩᱵ ᱵᱟᱱᱟ ᱥᱟᱶᱛᱮ ᱞᱟᱹᱲᱦᱟᱹᱭ ᱠᱟᱛᱮ ᱵᱮᱱᱟᱣ ᱠᱮᱫᱟ ᱵᱚᱱ ᱠᱷᱮᱛ ᱡᱟᱭᱜᱟ ᱦᱟᱥᱟ ᱪᱟᱥ ᱠᱟᱛᱮ ᱟᱨᱡᱟᱣ ᱠᱮᱫᱟ ᱵᱚᱱ ᱡᱤᱭᱚᱱ ᱵᱟᱧᱪᱟᱣ ᱨᱟᱥᱛᱟ ᱛᱟᱦᱮᱸ ᱠᱟᱱᱟ ᱵᱚᱱ ᱥᱟᱶᱛᱟ ᱛᱟᱞᱟ ᱛᱤᱱᱟᱹᱜ ᱨᱤᱞᱟᱹᱢᱟᱞᱟ ᱵᱟᱦᱟ ᱥᱚᱦᱨᱟᱭ ᱫᱚᱝ ᱞᱟᱜᱽᱲᱮ ᱢᱟᱜ ᱢᱚᱬᱮ ᱛᱤᱱᱟᱹᱜ ᱨᱟᱹᱥᱠᱟᱹ ᱨᱚᱢᱚᱡᱽ ᱥᱩᱞᱩᱠ ᱥᱟᱹᱜᱟᱹᱭ ᱛᱟᱦᱮᱸ ᱠᱟᱱ ᱟᱛᱳ ᱴᱚᱞᱟ ᱫᱤᱥᱚᱢ ᱜᱚᱴᱟ ᱦᱮᱡ ᱮᱱᱟ ᱠᱚ ᱤᱝᱨᱮᱡᱽ ᱟᱵᱚ ᱫᱤᱥᱚᱢ ᱛᱮ ᱤᱝᱨᱮᱡᱽ ᱡᱟᱹᱛᱤ ᱟᱹᱰᱤ ᱪᱟᱞᱟᱠ ᱡᱟᱹᱛᱤ ᱜᱟᱛᱮᱭᱮᱱᱟ ᱠᱚ ᱟᱵᱚ ᱥᱟᱞᱟᱜ ᱟᱹᱰᱤ ᱵᱟᱲᱟᱭ ᱠᱮᱫ ᱵᱚᱱᱟ ᱠᱚ ᱟᱹᱰᱤ ᱱᱟᱯᱟᱭ ᱛᱮ ᱟᱵᱚ ᱠᱷᱮᱨᱣᱟᱞ ᱦᱚᱯᱚᱱ ᱥᱚᱨᱚᱞ ᱥᱟᱫᱟ ᱥᱤᱫᱟ ᱜᱮ ᱮᱦᱚᱵ ᱠᱮᱫᱟ ᱠᱚ ᱟᱠᱚᱣᱟᱜ ᱠᱟᱨᱵᱟᱨ ᱫᱷᱩᱨᱟᱣ ᱮᱱᱟ ᱠᱚ ᱥᱟᱫᱟ ᱥᱤᱫᱟ ᱩᱫᱟᱹᱨ ᱥᱟᱱᱛᱟᱲ ᱦᱚᱯᱚᱱ ᱪᱮᱛᱟᱱ ᱨᱚᱰᱚᱡ ᱠᱚᱪᱞᱚᱝ ᱥᱟᱥᱮᱛ ᱟᱨ ᱱᱟᱦᱟᱪᱟᱨ ᱱᱟᱥᱟᱣ ᱠᱮᱫᱟ ᱠᱚ ᱟᱵᱚᱨᱮᱱ ᱛᱤᱨᱞᱟᱹ ᱠᱚᱣᱟᱜ ᱫᱷᱚᱨᱚᱢ ᱵᱷᱚᱨᱚᱢ ᱱᱚᱝᱠᱟᱱ ᱥᱟᱥᱮᱛ ᱟᱨ ᱱᱟᱦᱟᱪᱟᱨ ᱟᱸᱡᱚᱢ ᱠᱟᱛᱮᱫ ᱨᱮᱱᱟᱜ ᱠᱟᱛᱷᱟ ᱟᱸᱡᱚᱢ ᱠᱟᱛᱮᱫ ᱥᱟᱱᱛᱟᱲ ᱦᱚᱯᱚᱱᱟᱜ ᱦᱚᱲᱢᱚ ᱢᱟᱭᱟᱝ ᱞᱚᱞᱚᱭᱮᱱ ᱫᱟᱢᱤᱱᱤ ᱠᱚᱦᱚ ᱠᱷᱚᱱ ᱵᱷᱟᱜᱚᱞᱯᱩᱨ ᱢᱟᱞᱫᱟ ᱢᱩᱨᱥᱤᱫᱟᱵᱟᱫᱽ ᱥᱟᱱᱟᱢ ᱴᱚᱴᱷᱟᱨᱮ ᱥᱤᱫᱩ ᱠᱟᱹᱱᱩ ᱪᱟᱸᱫᱽ ᱵᱷᱟᱭᱨᱳ ᱯᱷᱩᱞᱳ ᱡᱷᱟᱱᱚᱣᱟᱜ ᱟᱹᱭᱩᱨ ᱛᱮ ᱟᱹᱛᱩ ᱟᱹᱛᱩ ᱥᱟᱨᱡᱚᱢ ᱜᱤᱨᱟᱹ ᱠᱚ ᱵᱷᱮᱡᱟ ᱠᱮᱫᱟ ᱟᱸᱜ ᱥᱟᱨ ᱠᱟᱹᱯᱤ ᱴᱮᱸᱜᱚᱡ ᱴᱟᱺᱜᱤ ᱥᱮᱸᱜᱮᱞ ᱛᱮᱠᱚ ᱞᱟᱥᱮᱨ ᱫᱷᱚᱨᱟᱣ ᱫᱷᱚᱨᱟᱣ ᱫᱷᱚᱨᱟᱣ ᱮᱱᱟ ᱛᱩᱢᱫᱟᱜ ᱴᱟᱢᱟᱠ ᱨᱩ ᱥᱟᱰᱮ ᱟᱸᱡᱚᱢ ᱮᱱᱟ ᱦᱩᱞ ᱨᱮᱱᱟᱜ ᱥᱟᱠᱣᱟ ᱥᱟᱰᱮ ᱮᱱᱟ ᱚᱱᱟ ᱫᱤᱱ ᱥᱮᱴᱮᱨ ᱮᱱᱟ ᱦᱟᱞᱟ ᱦᱟᱛᱟᱣ ᱨᱮᱱᱟᱜ ᱡᱟᱹᱛ ᱫᱷᱚᱨᱚᱢ ᱵᱟᱧᱪᱟᱣ ᱨᱮᱱᱟᱜ ᱟᱵᱚᱣᱟᱜ ᱥᱚᱱᱟ ᱫᱤᱥᱚᱢ ᱯᱷᱩᱨᱜᱟᱹᱞ ᱨᱮᱱᱟᱜ ᱤᱝᱨᱮᱡᱽ ᱡᱚᱢᱤᱫᱟᱨ ᱢᱚᱦᱟᱡᱚᱱ ᱥᱩᱫᱽ ᱠᱷᱚᱨ ᱠᱚ ᱱᱚᱣᱟ ᱫᱤᱥᱚᱢ ᱠᱷᱚᱱ ᱞᱟᱜᱟᱭ ᱨᱮᱱᱟᱜ ᱦᱩᱞ ᱦᱩᱞ ᱜᱚᱴᱟ ᱫᱤᱥᱚᱢ ᱪᱟᱹᱨᱤᱭᱟᱹᱨ ᱟᱸᱡᱚᱢᱮᱱᱟ ᱟᱴᱷᱟᱨᱚᱥᱚ ᱯᱚᱧᱪᱟᱱᱱᱚ ᱥᱟᱞ ᱯᱮᱜᱮ ᱡᱩᱱ ᱵᱷᱚᱜᱽᱱᱟᱰᱤ ᱢᱮᱞᱟᱱ ᱴᱟᱺᱰᱤ ᱨᱮ ᱦᱟᱡᱟᱨ ᱦᱟᱡᱟᱨ ᱥᱟᱱᱛᱟᱲ ᱦᱩᱞᱜᱟᱹᱨᱤᱭᱟᱹ ᱫᱩᱢᱮᱞ ᱫᱩᱢᱮᱞ ᱟᱸᱜ ᱥᱟᱨ ᱠᱟᱹᱯᱤ ᱟᱛᱮ ᱤᱝᱨᱮᱡᱽ ᱥᱤᱯᱟᱦᱤ ᱵᱟᱸᱫᱩᱠ ᱜᱩᱞᱤ ᱥᱟᱢᱟᱝ ᱨᱮ ᱟᱵᱚᱨᱮᱱ ᱦᱩᱞᱜᱟᱹᱨᱤᱭᱟᱹ ᱠᱚ ᱡᱤᱣᱤ ᱠᱚ ᱟᱞᱟᱭ ᱠᱮᱫᱟ ᱱᱟᱹᱭ ᱜᱟᱰᱟ ᱫᱟᱜ ᱞᱮᱠᱟ ᱵᱷᱚᱜᱽᱱᱟᱰᱤ ᱦᱩᱞ ᱴᱟᱺᱰᱤ ᱨᱮ ᱢᱟᱭᱟᱢ ᱟᱹᱛᱩᱭᱮᱱᱟ ᱥᱤᱫᱩ ᱠᱟᱹᱱᱩ ᱠᱤᱱ ᱥᱟᱵ ᱦᱚᱪᱚᱭᱮᱱᱟ ᱥᱟᱥᱮᱛ ᱱᱟᱦᱟᱪᱟᱨ ᱪᱟᱞᱟᱣᱮᱱᱟ ᱠᱟᱹᱱᱩ ᱫᱚᱠᱚ ᱯᱷᱟᱹᱥᱤ ᱠᱮᱫᱮᱭᱟ ᱥᱤᱫᱩ ᱫᱚᱠᱚ ᱜᱩᱞᱤ ᱜᱚᱡ ᱠᱮᱫᱮᱭᱟ ᱤᱝᱨᱮᱡᱽ ᱠᱚᱣᱟᱜ ᱤᱝᱨᱮᱡᱽ ᱠᱚᱣᱟᱜ ᱠᱚᱲᱟᱢ ᱵᱚᱛᱚᱨ ᱠᱚᱲᱟᱢ ᱨᱮ ᱵᱚᱛᱚᱨ ᱵᱚᱞᱚᱭᱮᱱᱟ ᱥᱟᱱᱛᱟᱲ ᱠᱚ ᱥᱤᱛᱤᱵᱤᱛᱤ ᱞᱟᱹᱜᱤᱫ ᱟᱹᱭᱤᱱ ᱡᱟᱹᱨᱤᱭᱮᱱᱟ ᱚᱱᱟ ᱛᱟᱭᱚᱢ ᱥᱟᱭ ᱥᱮᱨᱢᱟ ᱵᱟᱫᱽ ᱨᱮ ᱵᱷᱟᱨᱚᱛ ᱫᱤᱥᱚᱢ ᱯᱷᱩᱨᱜᱟᱹᱞ ᱮᱱᱟ ᱯᱷᱩᱨᱜᱟᱹᱞ ᱫᱤᱥᱚᱢ ᱨᱮ ᱫᱤᱥᱚᱢ ᱪᱟᱪᱟᱞᱟᱣ ᱞᱟᱹᱜᱤᱫ ᱱᱟᱣᱟ ᱟᱹᱱ ᱟᱹᱨᱤ ᱵᱮᱱᱟᱣ ᱮᱱᱟ ᱱᱟᱭ ᱱᱟᱯᱟᱭ ᱛᱮ ᱛᱟᱦᱮᱸ ᱨᱮᱱᱟᱜ ᱱᱟᱣᱟ ᱠᱩᱠᱢᱩ ᱱᱟᱣᱟ ᱟᱥᱟ ᱢᱚᱱᱮᱨᱮ ᱵᱟᱥᱟᱭᱮᱱᱟ ᱟᱵᱚ ᱞᱟᱹᱜᱤᱫ ᱥᱚᱝᱨᱚᱠᱷᱚᱱ ᱪᱟᱹᱞᱩᱭᱮᱱᱟ ᱟᱨ ᱢᱮᱱᱠᱷᱟᱱ ᱵᱟᱹᱭ ᱵᱟᱹᱭᱛᱮ ᱥᱟᱱᱟᱢᱟᱜ ᱜᱮ ᱢᱤᱪᱷᱟ ᱤᱫᱤᱜ ᱠᱟᱱᱟ ᱱᱮᱵᱮᱛᱟᱨ ᱢᱟ ᱚᱞ ᱟᱹᱠᱤᱞ ᱛᱮᱵᱚᱱ ᱞᱟᱦᱟ ᱟᱠᱟᱱ ᱵᱩᱫ ᱜᱮᱭᱟᱱ ᱵᱚᱱ ᱦᱟᱢᱮᱴ ᱟᱠᱟᱫᱟ ᱪᱟᱹᱠᱨᱤ ᱱᱚᱠᱨᱤ ᱦᱚᱸᱵᱚᱱ ᱧᱟᱢ ᱟᱠᱟᱫᱟ ᱱᱮᱛᱟ ᱢᱚᱱᱛᱨᱤ ᱡᱚᱛᱚ ᱜᱮᱵᱚᱱ ᱵᱮᱱᱟᱣ ᱟᱠᱟᱱᱟ ᱮᱱᱦᱚᱸ ᱫᱤᱱᱟᱹᱢ ᱦᱤᱞᱳᱜ ᱫᱚ ᱜᱮᱵᱚᱱ ᱮᱲᱮ ᱦᱚᱪᱚᱜ ᱠᱟᱱᱟ ᱚᱠᱟ ᱨᱮᱫᱚ ᱚᱛ ᱦᱟᱥᱟ ᱠᱚ ᱨᱮᱡᱮᱫ ᱵᱚᱱᱟ ᱚᱠᱟ ᱨᱮᱫᱚ ᱵᱚᱱ ᱜᱚᱡ ᱦᱚᱪᱚᱜ ᱠᱟᱱᱟ ᱚᱠᱟ ᱨᱮᱫᱚ ᱠᱚ ᱞᱟᱜᱟ ᱧᱤᱨᱮᱫ ᱵᱚᱱᱟ ᱡᱚᱦᱟᱨ ᱤᱧᱟᱹᱜ ᱚᱲᱟᱜ ᱚᱱᱚᱲ ᱫᱚ ᱱᱚᱰᱮ ᱢᱩᱪᱟᱹᱫ ᱮᱱᱟ ᱟᱭᱢᱟ ᱥᱟᱨᱦᱟᱣ ᱢᱟᱱᱚᱛᱟᱱ ᱫᱩᱨᱜᱟᱪᱚᱨᱚᱱ ᱢᱩᱨᱢᱩ ᱢᱚᱦᱟᱥᱚᱭ ᱟᱹᱰᱤ ᱢᱚᱡᱽ ᱟᱹᱰᱤ ᱢᱚᱡᱽ ᱮᱢ ᱟᱸᱡᱚᱢᱟᱫ ᱵᱚᱱᱟ ᱟᱨ ᱱᱤᱭᱟᱹ ᱫᱷᱟᱣ ᱫᱚ ᱴᱟᱣᱟᱨ ᱦᱚᱸ ᱵᱟᱝ ᱰᱤᱥᱴᱟᱵ ᱞᱮᱱᱛᱮ ᱟᱹᱰᱤ ᱥᱟᱯᱟᱛ ᱨᱮ ᱟᱸᱡᱚᱢ ᱧᱟᱢ ᱠᱮᱫᱟ ᱟᱨ ᱥᱟᱹᱨᱤᱜᱮ ᱱᱩᱭ ᱫᱚ ᱚᱱᱚᱞᱤᱭᱟᱹ ᱠᱟᱱ ᱛᱟᱵᱚᱱᱟᱭ ᱟᱭᱢᱟ ᱯᱚᱛᱨᱤᱠᱟ ᱠᱚᱨᱮ ᱡᱟᱣᱜᱮ ᱚᱞ ᱟᱹᱜᱩᱭᱮᱫᱟ ᱟᱨ